ᱟᱨ ᱥᱟᱱᱟᱢ ᱠᱚ ᱥᱟᱹᱜᱩᱱ ᱫᱟᱨᱟᱢ ᱛᱮᱦᱮᱧ ᱟᱨ ᱢᱤᱫᱴᱟᱝ ᱱᱮᱣᱛᱟ ᱜᱤᱨᱟᱹ ᱵᱞᱚᱜ ᱵᱷᱤᱰᱤᱭᱳ ᱛᱮ ᱟᱨ ᱪᱤᱛᱟᱹᱣ ᱯᱟᱨᱟᱵᱽ ᱦᱚᱛᱮ ᱛᱮ ᱳᱣᱟᱱ ᱰᱮ ᱯᱷᱩᱴᱵᱚᱞ ᱴᱩᱨᱱᱟᱢᱮᱱᱴ ᱥᱟᱯᱲᱟᱣ ᱟᱠᱟᱱᱟ ᱟᱨ ᱚᱱᱟᱜᱮ ᱦᱟᱸᱜ ᱚᱠᱟ ᱨᱮᱭᱟᱜ ᱛᱤᱱᱟᱹᱜ ᱯᱨᱟᱭᱤᱡᱽ ᱚᱠᱟ ᱞᱮᱠᱟ ᱠᱚ ᱫᱚᱦᱚ ᱟᱠᱟᱜᱼᱟ ᱟᱨ ᱚᱱᱟ ᱠᱚ ᱵᱟᱨᱮ ᱛᱮᱜᱮ ᱟᱯᱮ ᱥᱟᱱᱟᱢ ᱠᱚᱧ ᱞᱟᱹᱭ ᱟᱸᱡᱚᱢ ᱟᱯᱮ ᱛᱟᱵᱚᱱᱟ ᱟᱨ ᱚᱠᱚᱭ ᱠᱚᱯᱮ ᱵᱟᱲᱟᱭ ᱟᱠᱟᱜᱼᱟ ᱱᱟᱯᱟᱭ ᱠᱟᱛᱷᱟ ᱟᱨ ᱚᱠᱚᱭ ᱠᱚ ᱦᱟᱸᱜ ᱵᱟᱯᱮ ᱵᱟᱲᱟᱭ ᱟᱠᱟᱜᱼᱟ ᱟᱨ ᱩᱱᱠᱩ ᱠᱚᱨᱮ ᱦᱚᱸ ᱵᱟᱲᱟᱭ ᱠᱟᱜ ᱛᱟᱵᱚᱱ ᱯᱮ ᱪᱤᱛᱟᱹᱣ ᱯᱟᱨᱟᱵᱽ ᱦᱚᱛᱮ ᱛᱮ ᱥᱟᱯᱲᱟᱣ ᱠᱮᱜᱼᱟ ᱳᱣᱟᱱ ᱰᱮ ᱯᱷᱩᱴᱵᱚᱞ ᱴᱩᱨᱱᱟᱢᱮᱱᱴ ᱢᱤᱫ ᱜᱮᱞ ᱢᱚᱬᱮ ᱥᱮᱨᱢᱟ ᱯᱩᱨᱟᱹᱣ ᱚᱣᱟᱱᱰᱮ ᱯᱷᱩᱴᱵᱚᱞ ᱫᱷᱟᱢᱟᱠᱟ ᱫᱚᱦᱚ ᱠᱟᱜᱼᱟ ᱱᱟᱜ ᱟᱨ ᱴᱳᱴᱟᱞ ᱥᱤᱨᱯᱟᱹ ᱦᱩᱭᱩᱜ ᱠᱟᱱᱟ ᱦᱟᱸᱜ ᱟᱨ ᱢᱳᱴ ᱴᱳᱴᱟᱞ ᱯᱨᱟᱭᱤᱡᱽ ᱫᱚ ᱛᱷᱨᱤ ᱯᱚᱭᱮᱱᱴ ᱯᱷᱟᱭᱤᱵᱽ ᱞᱟᱠᱷᱥ ᱢᱮᱱᱫᱚ ᱛᱤᱱ ᱞᱟᱠᱷ ᱯᱚᱪᱟᱥ ᱦᱟᱡᱟᱨ ᱟᱨ ᱮᱱᱴᱨᱤ ᱯᱷᱤ ᱫᱚᱦᱚ ᱠᱟᱜ ᱟᱭ ᱯᱚᱸᱪᱤᱥ ᱦᱟᱡᱟᱨ ᱟᱨ ᱞᱤᱢᱤᱴᱮᱰ ᱴᱤᱢ ᱢᱮᱱᱟᱜ ᱠᱚᱣᱟ ᱱᱟᱜ ᱟᱴ ᱴᱤ ᱜᱮ ᱢᱟᱛᱨᱚ ᱟᱨ ᱠᱚᱱᱴᱟᱠᱴ ᱪᱟᱹᱞᱩ ᱟᱠᱟᱱᱟ ᱮᱱᱴᱨᱤ ᱯᱷᱤ ᱠᱚ ᱦᱟᱛᱟᱣᱮᱫ ᱜᱮᱭᱟ ᱟᱨ ᱮᱱᱠᱷᱟᱱ

ᱟᱨ ᱦᱤᱡᱩᱜ ᱠᱟᱱ ᱫᱤᱱ ᱨᱮ ᱧᱮᱧᱮᱞ ᱵᱚ ᱥᱮᱱᱚᱜ ᱢᱟ ᱟᱨ ᱧᱮᱞ ᱟᱹᱜᱩ ᱠᱚᱣᱟ ᱵᱚ ᱚᱱᱟ ᱥᱩᱨ ᱨᱮᱜᱮ ᱦᱩᱭᱮᱱᱟ ᱚᱱᱟ ᱡᱟᱯᱟᱜ ᱨᱮᱜᱮ ᱟᱵᱚ ᱢᱚᱥᱱᱟ ᱵᱮᱞᱟ ᱡᱟᱦᱟᱸ ᱞᱮᱠᱟ ᱦᱩᱭᱮᱱᱟ ᱡᱟᱦᱟᱸᱭ ᱠᱚᱵᱚ ᱪᱟᱞᱟᱣ ᱞᱮᱱ ᱛᱟᱦᱮᱸᱫ ᱚᱱᱠᱟ ᱜᱮ ᱦᱟᱸᱜ ᱚᱱᱟ ᱡᱟᱯᱟᱜ ᱨᱮ ᱟᱨᱦᱚᱸ ᱦᱩᱭᱩᱜᱼᱟ ᱠᱷᱚᱲᱤᱠᱟ ᱥᱳᱨ ᱨᱮ ᱟᱨ ᱴᱤ ᱴᱤᱢ ᱤᱫᱤ ᱠᱟᱛᱮ ᱦᱟᱸᱰᱮ ᱫᱚ ᱦᱟᱞᱠᱟ ᱠᱚ ᱛᱟᱦᱮᱸ ᱠᱟᱱᱟ ᱥᱳᱞᱳᱴᱤ ᱱᱚᱰᱮ ᱟᱴ ᱴᱤ ᱴᱤᱢ ᱤᱫᱤ ᱠᱟᱛᱮ ᱦᱟᱸᱜ ᱦᱩᱭᱩᱜᱼᱟ ᱠᱷᱮᱞᱳᱰ ᱟᱨ ᱯᱨᱟᱭᱤᱡᱽ ᱫᱚ ᱦᱟᱸᱜ ᱯᱳᱭᱞᱳ ᱯᱨᱟᱭᱤᱡᱽ ᱢᱮᱱᱟᱜ ᱟᱠᱟᱫ ᱫᱩᱭ ᱞᱟᱠᱷ ᱟᱨ ᱥᱮᱠᱮᱱᱰ ᱯᱨᱟᱭᱤᱡᱽ ᱢᱮᱱᱟᱜ ᱟᱠᱟᱫ ᱮᱠ ᱞᱟᱠᱷ ᱯᱚᱪᱟᱥ ᱦᱟᱡᱟᱨ ᱟᱨ ᱚᱱᱠᱟ ᱛᱮ ᱦᱟᱸᱜ ᱴᱳᱴᱟᱞ ᱦᱩᱭᱩᱜ ᱠᱟᱱ ᱛᱟᱵᱚᱱᱟ ᱛᱤᱱ ᱞᱟᱠᱷ ᱯᱚᱪᱟᱥ ᱦᱟᱡᱟᱨ ᱟᱨ ᱦᱮᱡ ᱥᱮᱱᱚᱜ ᱢᱟᱵᱚᱱ ᱟᱨ ᱵᱚᱱ ᱧᱮᱞ ᱟᱹᱜᱩᱭ ᱢᱟ ᱟᱨ ᱥᱟᱱᱟᱢ ᱧᱮᱧᱮᱞᱤᱭᱟᱹ ᱯᱮᱲᱟ ᱦᱚᱲ ᱠᱚᱴᱷᱮᱱ ᱱᱮᱦᱚᱨ ᱟᱨ ᱯᱩᱨᱟᱹ ᱥᱴᱟᱨ ᱥᱴᱟᱨ ᱠᱷᱮᱞᱳᱰᱤᱭᱟᱹ ᱠᱚᱠᱚ ᱦᱮᱡ ᱥᱮᱴᱮᱨᱚᱜᱼᱟ ᱦᱟᱸᱜ ᱪᱮᱫᱟᱜ ᱢᱩᱥᱱᱟ ᱵᱮᱞᱟ ᱨᱮᱦᱚᱸ ᱚᱱᱠᱟᱱ ᱠᱷᱮᱞᱳᱰᱤᱭᱟᱹ ᱠᱚ ᱦᱮᱡ ᱞᱮᱱᱟ ᱡᱟᱦᱟᱸ ᱠᱤ ᱠᱤᱝ ᱯᱷᱤᱥᱟᱨ ᱯᱟᱴᱠᱟ ᱴᱤᱢ ᱦᱚᱸᱭ ᱥᱮᱴᱮᱨ ᱞᱮᱱ ᱛᱟᱦᱮᱸ ᱫᱚ ᱡᱮᱢᱚᱱ ᱡᱟᱱᱮ ᱢᱟᱱᱮ ᱠᱷᱤᱞᱟᱲᱤ ᱥᱟᱹᱫᱷᱩ ᱢᱟᱨᱰᱤ ᱫᱟᱫᱟ ᱵᱟᱭ ᱦᱮᱡ ᱞᱮᱱᱟ ᱟᱨ ᱨᱚᱱᱡᱤᱛ ᱫᱟᱫᱟ ᱛᱟᱹᱠᱤᱱ ᱵᱟᱹᱠᱤᱱ ᱦᱮᱡ ᱞᱮᱱᱟ ᱟᱨ ᱡᱮ ᱮᱥ ᱥᱤ ᱞᱤᱜᱽ ᱨᱮ ᱵᱮᱥᱛᱚ ᱢᱮᱱᱟᱜ ᱟᱠᱟᱫ ᱠᱤᱱᱟ ᱡᱮ ᱮᱥ ᱮ ᱞᱤᱜᱽ ᱡᱟᱦᱟᱸᱭ ᱠᱚᱯᱮ ᱧᱮᱞᱮᱫᱼᱟ ᱦᱟᱸᱜ ᱠᱷᱩᱵᱽ ᱪᱚᱢᱚᱛᱠᱟᱨ ᱪᱟᱹᱞᱩ ᱟᱠᱟᱱᱟ ᱟᱨ ᱡᱟᱦᱟᱸ ᱞᱮᱠᱟ ᱮᱠ ᱛᱟᱹᱨᱤᱠᱷ ᱪᱮ ᱫᱩᱭ ᱛᱟᱹᱨᱤᱠᱷ ᱮᱠ ᱛᱟᱹᱨᱤᱠᱷ ᱦᱤᱞᱳᱜ ᱥᱮ ᱡᱮ ᱦᱳᱠ ᱩᱱᱟᱹᱜ ᱰᱮᱴ ᱢᱚᱱᱮ ᱵᱟᱭ ᱦᱤᱡᱩᱜ ᱠᱟᱱᱟ ᱟᱨ ᱡᱮ ᱮᱯᱷ ᱥᱤ ᱨᱤᱡᱟᱨᱵᱽ ᱢᱮᱱ ᱫᱚ ᱱᱟᱯᱟᱭ ᱫᱚᱞ ᱡᱮ ᱮᱯᱷ ᱥᱤ ᱨᱤᱡᱟᱨᱵᱽ ᱟᱨ ᱡᱷᱟᱲᱠᱷᱚᱸᱰ ᱠᱞᱟᱵᱽ ᱡᱟᱦᱟᱸ ᱞᱮᱠᱟ ᱛᱟᱦᱮᱸ ᱠᱟᱱᱟ ᱫᱚᱢᱫᱟᱨ ᱠᱷᱮᱞ ᱪᱟᱹᱞᱩ ᱟᱠᱟᱱᱟ ᱛᱤᱱ ᱮᱠ ᱨᱮ ᱡᱷᱟᱲᱠᱷᱚᱸᱰ ᱠᱞᱟᱵᱽ ᱮ ᱫᱟᱲᱮᱭᱮᱱᱟ ᱚᱱᱠᱟ ᱜᱮ ᱥᱮᱠᱮᱱᱰ ᱢᱮᱪ ᱴᱟᱴᱟ ᱢᱳᱴᱚᱨᱥ ᱵᱷᱟᱨᱥᱮᱥ ᱴᱟᱴᱟ ᱥᱴᱤᱞ ᱛᱟᱦᱮᱸ ᱠᱟᱱᱟ ᱚᱱᱟ ᱦᱚᱸ ᱯᱩᱨᱟᱹ ᱫᱚᱢᱫᱟᱨ ᱫᱩᱭ ᱫᱩᱭ ᱨᱮᱠᱤᱱ ᱰᱨᱚ ᱟᱠᱟᱫᱼᱟ ᱟᱨ ᱡᱟᱦᱟᱸ ᱞᱮᱠᱟ ᱟᱹᱰᱤ ᱛᱟᱜᱽᱲᱟ ᱜᱮᱢ ᱦᱩᱭ ᱞᱮᱱᱟ ᱟᱨ ᱜᱷᱚᱱᱥᱟᱢ ᱫᱟᱭ ᱠᱚᱢᱮᱰᱤ ᱠᱮᱫ ᱞᱮᱠᱟ ᱤᱱᱴᱟᱨᱵᱷᱤᱭᱩ ᱞᱮᱫᱮᱭᱟ ᱠᱚ ᱡᱮᱦᱳᱠ ᱧᱮᱞ ᱦᱩᱭ ᱞᱮᱱᱟ ᱡᱟᱦᱟᱸ ᱞᱮᱠᱟᱭ ᱞᱟᱹᱭ ᱠᱮᱫᱼᱟ ᱦᱟᱯ ᱢᱟᱲᱟᱝ ᱨᱮ ᱟᱞᱮ ᱵᱮᱥ ᱞᱮ ᱠᱷᱮᱞ ᱠᱟᱱ ᱛᱟᱦᱮᱸᱫ ᱟᱨ ᱦᱟᱯ ᱛᱟᱭᱚᱢ ᱟᱠᱚ ᱵᱮᱥ ᱠᱚ ᱠᱷᱮᱞ ᱠᱮᱫᱼᱟ ᱚᱱᱟ ᱠᱷᱟᱹᱛᱤᱨ ᱜᱚᱞ ᱫᱚ ᱥᱚᱢᱟᱱ ᱥᱚᱢᱟᱱ ᱮᱱᱟ ᱟᱨ ᱨᱚᱱᱡᱤᱛ ᱫᱟ ᱟᱜ ᱴᱟᱨᱜᱮᱴ ᱦᱚᱸ ᱯᱩᱨᱟᱹ ᱜᱮ ᱛᱟᱦᱮᱸ ᱠᱟᱱᱟ ᱡᱤᱛᱟᱹᱣ ᱨᱮᱱᱟᱜ ᱥᱟᱫᱚᱛ ᱫᱟ ᱛᱟᱠᱚᱣᱟᱜ ᱡᱚᱛᱚ ᱦᱚᱲᱟᱜ ᱴᱟᱨᱜᱮᱴ ᱛᱟᱦᱮᱸ ᱠᱟᱱᱟ ᱚᱱᱟ ᱟᱹᱰᱤ ᱜᱩᱨᱩᱛᱛᱚ ᱯᱩᱨᱱᱚ ᱢᱮᱪ ᱛᱟᱦᱮᱸ ᱠᱟᱱ ᱛᱟᱠᱚᱣᱟ ᱡᱟᱦᱟᱸ ᱠᱤ ᱚᱱᱟ ᱥᱮᱢ ᱥᱮᱢ ᱨᱮᱠᱚ ᱰᱨᱚ ᱠᱟᱜᱼᱟ ᱱᱟᱦᱟᱜ ᱟᱨ ᱯᱚᱭᱮᱱᱴ ᱴᱮᱵᱤᱞ ᱫᱚ ᱟᱨ ᱢᱤᱫᱴᱟᱝ ᱵᱞᱚᱠ ᱵᱷᱤᱰᱭᱳ ᱨᱤᱧ ᱟᱹᱜᱩ ᱟᱯᱮ ᱛᱟᱵᱚᱣᱟ ᱟᱨ ᱡᱩᱫᱤ ᱚᱱᱟ ᱡᱮ ᱮᱥ ᱮᱞ ᱞᱤᱜᱽ ᱨᱮᱭᱟᱜ ᱯᱚᱭᱮᱱᱴ ᱴᱮᱵᱤᱞ ᱵᱟᱨᱮ ᱛᱮ ᱡᱟᱦᱟᱸᱭ ᱠᱚ ᱡᱩᱫᱤ ᱵᱟᱲᱟᱭ ᱥᱟᱱᱟᱭᱮᱫ ᱵᱚᱱᱟ ᱮᱱᱠᱷᱟᱱ ᱠᱚᱢᱮᱱᱴ ᱢᱟᱵᱚ ᱱᱤᱦᱟᱹᱛᱤ ᱚᱱᱟ ᱵᱷᱤᱰᱭᱳ ᱦᱚᱸ ᱟᱹᱜᱩ ᱦᱩᱭᱩᱜᱼᱟ ᱟᱨ ᱫᱤᱱᱟᱹᱢ ᱦᱤᱞᱳᱜ ᱦᱩᱭᱩᱜ ᱠᱟᱱᱟ ᱛᱤᱱᱴᱟ ᱠᱷᱚᱱ ᱱᱚᱵᱽᱵᱳᱭ ᱢᱤᱱᱤᱴ ᱴᱟᱭᱤᱢ ᱠᱚ ᱮᱢᱟ ᱠᱚ ᱠᱟᱱᱟ ᱟᱨ ᱡᱮ ᱮᱥ ᱮᱞ ᱞᱤᱜᱽ ᱨᱮᱱᱟᱜ ᱟᱨ ᱡᱩᱫᱤ ᱡᱟᱦᱟᱸᱭ ᱠᱚᱵᱚᱱ ᱧᱮᱞᱟ ᱧᱮᱞ ᱫᱟᱲᱮᱭᱟᱜᱼᱟ ᱟᱨ ᱞᱟᱭᱤᱵᱷ ᱪᱟᱹᱞᱩᱜ ᱠᱟᱱᱟ ᱟᱹᱰᱤ ᱜᱟᱱ ᱤᱭᱩᱴᱩᱵᱟᱨ ᱠᱚ ᱚᱸᱰᱮ ᱪᱟᱞᱟᱣ ᱠᱟᱛᱮ ᱠᱚ ᱞᱟᱭᱤᱵᱷ ᱵᱷᱤᱰᱭᱳ ᱠᱚ ᱫᱮᱠᱷᱟᱣ ᱫᱟᱲᱮᱭᱟᱵᱚᱱ ᱠᱟᱱᱟ ᱩᱱᱠᱩ ᱦᱚᱸ ᱟᱭᱢᱟ ᱥᱟᱨᱦᱟᱣ ᱟᱨ ᱡᱟᱹᱥᱛᱤ ᱵᱟᱝ ᱞᱟᱹᱭ ᱠᱟᱛᱮ ᱟᱨ ᱢᱟ ᱠᱷᱚᱲᱤᱠᱟ ᱯᱚᱫᱟ ᱠᱷᱚᱲᱤᱠᱟ ᱥᱚᱲ ᱯᱷᱩᱴᱵᱚᱞ ᱜᱨᱟᱣᱩᱱᱰ ᱛᱮᱵᱚ ᱥᱮᱴᱮᱨᱚᱜ ᱢᱟ ᱪᱚᱵᱵᱤᱥ ᱥᱟᱛ ᱫᱩᱭ ᱦᱟᱡᱟᱨ ᱯᱚᱸᱪᱤᱥ ᱢᱟ ᱛᱚᱵᱮ ᱱᱚᱣᱟ ᱵᱞᱚᱜ ᱵᱷᱤᱰᱭᱳ ᱫᱚ ᱱᱤᱱᱟᱹ ᱨᱮᱜᱮ ᱛᱷᱩᱠᱟᱹᱢ ᱫᱚᱦᱚ ᱠᱮᱫᱼᱟ